ᱫᱟᱨᱮ ᱠᱟᱱᱟ ᱱᱚᱣᱟ ᱵᱩᱰᱷᱤ ᱜᱟᱹᱥᱤᱡ ᱫᱟᱨᱮ ᱵᱩᱰᱷᱤ ᱠᱚᱲᱟ ᱜᱮᱠᱚ ᱧᱩᱛᱩᱢ ᱟᱠᱟᱫᱼᱟ ᱥᱮᱫᱟᱭ ᱦᱟᱯᱲᱟᱢ ᱠᱚ ᱱᱚᱣᱟ ᱫᱚ ᱵᱩᱰᱷᱤ ᱜᱟᱹᱥᱤᱡ ᱫᱟᱨᱮ ᱵᱩᱡᱷᱟᱹᱣ ᱦᱮᱸ ᱱᱚᱣᱟ ᱜᱮ

ᱞᱟᱜᱟᱣᱮᱱᱟ ᱵᱤᱨᱮᱢ ᱪᱟᱞᱟᱜ ᱥᱮᱛᱟᱜ ᱠᱷᱚᱱ ᱛᱟᱲᱟᱢᱟᱢ ᱛᱟᱲᱟᱢᱟᱢ ᱛᱟᱲᱟᱢᱟᱢ ᱛᱟᱲᱟᱢᱟᱢ ᱵᱤᱨᱮᱢ ᱥᱮᱴᱟ ᱵᱩᱡᱷᱟᱹᱣ ᱚᱱᱛᱮ ᱨᱮ ᱚᱱᱟ ᱯᱚᱴᱚᱢ ᱫᱟᱠᱟ ᱯᱚᱴᱚᱢ ᱠᱟᱛᱮ ᱜᱚᱜ ᱛᱟᱨᱟ ᱠᱟᱜ ᱵᱩᱡᱷᱟᱹᱣ ᱟᱫᱚ ᱚᱸᱰᱮᱢ ᱤᱭᱟᱹ ᱠᱮᱫ ᱛᱮ ᱢᱩᱰᱩ ᱦᱟᱨᱮᱢ ᱤᱭᱟᱹ ᱠᱮᱫ ᱛᱮᱢ ᱫᱟᱠᱟᱢ ᱡᱚᱢ ᱠᱮᱫ ᱡᱚᱢ ᱠᱟᱛᱮ ᱟᱫᱚ ᱚᱱᱟ ᱯᱚᱴᱚᱢ ᱜᱟᱢᱪᱷᱟ ᱠᱚᱢ ᱫᱟᱹᱦᱲᱤ ᱠᱮᱫᱟᱢ ᱯᱟᱴᱷᱮ ᱠᱮᱫᱟᱢ

ᱟᱫᱚ ᱰᱷᱮᱹᱨ ᱧᱚᱜ ᱠᱷᱟᱱ ᱫᱚᱠᱚ ᱜᱚᱡ ᱠᱟᱛᱮ ᱠᱚ ᱟᱹᱜᱩ ᱠᱚᱣᱟ ᱢᱤᱫᱴᱤᱡ ᱵᱟᱨᱭᱟ ᱠᱷᱟᱱ ᱫᱚ ᱡᱚᱢ ᱧᱩ ᱦᱚᱪᱚ ᱠᱟᱠᱚᱣᱟ ᱠᱚ ᱩᱱᱠᱩ ᱜᱮ ᱟᱠᱚ ᱜᱮᱠᱚ ᱤᱭᱟᱹ ᱚᱠᱟ ᱥᱮᱱ ᱟᱫᱚ ᱚᱠᱟ ᱥᱮᱫ ᱭᱟ ᱚᱸᱰᱮ ᱵᱚᱱ ᱡᱤᱨᱟᱹ ᱧᱚᱜ ᱞᱮᱱᱟ ᱫᱟᱜ ᱮᱭᱟ ᱛᱟᱝ ᱠᱤᱫᱤᱧ ᱛᱟᱵᱚᱱ ᱫᱚᱧ ᱤᱧ ᱛᱚ ᱵᱟᱢ ᱞᱟᱹᱭ ᱫᱚ ᱟᱨ ᱫᱮᱞᱟ ᱵᱚᱱ ᱫᱮᱞᱟ ᱵᱚᱱ ᱚᱱᱟ ᱥᱤᱛᱩᱝ ᱵᱮᱲᱟ ᱫᱚ ᱡᱚᱛᱚ ᱠᱚ ᱪᱤᱠᱟᱹᱭᱟ ᱩᱱᱠᱩ ᱫᱚ ᱥᱮᱛᱟᱜ ᱧᱚᱜ ᱨᱮᱠᱚ ᱧᱟᱢᱚᱜᱼᱟ ᱩᱱ ᱡᱚᱠᱷᱟᱡ ᱫᱚᱠᱚ ᱥᱟᱢᱴᱟᱣ ᱦᱤᱡᱩᱜᱼᱟ

ᱪᱮᱫ ᱫᱟᱨᱮ ᱠᱟᱱᱟ ᱱᱚᱣᱟ ᱵᱩᱰᱷᱤ ᱜᱟᱹᱥᱤᱡ ᱫᱟᱨᱮ ᱵᱩᱰᱷᱤ ᱜᱟᱹᱥᱤᱡ ᱫᱟᱨᱮ ᱱᱚᱣᱟ ᱫᱚ ᱪᱮᱫ ᱜᱟᱱᱚᱜ ᱟᱠᱚ ᱢᱟᱥᱮ ᱢᱮᱨᱚᱢ ᱯᱟᱞᱟ ᱟᱹᱰᱤ ᱜᱟᱱ ᱜᱟᱱᱚᱜᱼᱟ ᱢᱮᱨᱚᱢ ᱠᱚ ᱡᱚᱢᱟ ᱱᱚᱣᱟ ᱱᱚᱣᱟ ᱡᱚᱭᱟ ᱵᱩᱰᱷᱤ ᱜᱟᱹᱥᱤᱡ ᱡᱚᱜ ᱠᱟᱱᱟ ᱱᱚᱣᱟ ᱵᱩᱰᱷᱤ ᱠᱚᱲᱟ ᱜᱮᱠᱚ ᱧᱩᱛᱩᱢ ᱟᱠᱟᱫᱼᱟ ᱥᱮᱫᱟᱭ ᱦᱟᱯᱲᱟᱢ ᱠᱚ ᱱᱚᱣᱟ ᱫᱚ ᱵᱩᱰᱷᱤ ᱜᱟᱹᱥᱤᱡ ᱫᱟᱨᱮ ᱵᱩᱡᱷᱟᱹᱣ

ᱟᱨ ᱚᱱᱟ ᱠᱚ ᱠᱤᱪᱷᱩ ᱞᱚ ᱞᱮᱱᱠᱷᱟᱱ ᱫᱚ ᱚᱱᱟ ᱦᱮᱞᱛᱟ ᱨᱟᱠᱟᱵᱼᱟ ᱤᱭᱟᱹ ᱱᱟᱣᱟ ᱦᱮᱞᱛᱟ ᱨᱟᱠᱟᱵᱼᱟ ᱢᱮᱱᱟᱜᱼᱟ ᱦᱮᱸ ᱦᱮᱸ ᱦᱮᱸ ᱯᱩᱛᱨᱩ ᱱᱤᱛᱚᱜ ᱪᱮᱬᱮ ᱛᱩᱠᱟᱹ ᱧᱮᱞ ᱠᱟᱛᱮ ᱫᱮᱡᱚᱜ ᱠᱟᱱ ᱛᱟᱞᱮᱭᱟ ᱪᱮᱬᱮ ᱠᱚ ᱦᱚᱯᱚᱱ ᱟᱠᱟᱱᱟ ᱥᱮ ᱧᱮᱞ ᱠᱚᱢ ᱥᱮ ᱢᱟ ᱛᱤᱱ ᱵᱟᱠᱛᱮᱢ ᱥᱮᱴᱮᱨᱱᱟ ᱪᱚᱴᱤᱭᱟ